ᱟᱹᱰᱤ ᱞᱚᱜᱚᱱ ᱢᱩᱠᱨᱩᱲ ᱢᱟᱵᱚᱱ ᱪᱮᱫ ᱪᱮᱫ ᱠᱚᱵᱚᱱ ᱠᱟᱹᱢᱤᱭᱟ ᱟᱨ ᱚᱱᱟ ᱠᱟᱹᱢᱤ ᱨᱮᱵᱚᱱ ᱟᱬᱜᱚ ᱩᱛᱟᱹᱨᱚᱜ ᱢᱟ ᱛᱚᱵᱮ ᱮᱱᱟᱝ ᱜᱮᱵᱚᱱ ᱜᱟᱱ ᱫᱟᱲᱮᱭᱟᱜᱼᱟ ᱚᱱᱟ ᱥᱟᱱᱟᱢ ᱵᱟᱭ ᱦᱮᱡ ᱞᱮᱱᱠᱷᱟᱱ ᱯᱟᱞᱮᱱ ᱚᱱᱟ ᱠᱟᱹᱢᱤ ᱚᱱᱟ ᱪᱤᱠᱟᱹ ᱡᱚᱵᱟ ᱫᱤᱫᱤᱧ ᱱᱮᱣᱛᱟᱭᱮᱭᱟ ᱠᱷᱟᱴᱚ ᱢᱟᱪᱷᱟ ᱢᱤᱫᱴᱟᱝ ᱱᱟᱯᱟᱭ ᱥᱟᱹᱨᱤᱡ ᱥᱮᱨᱮᱧ ᱥᱮᱨᱮᱧ ᱨᱮᱱᱟᱜ ᱡᱚᱢᱟ ᱵᱚᱱᱟ ᱱᱮᱛᱟᱨ ᱢᱩᱪᱟᱹᱫ ᱵᱮᱲᱟ ᱨᱮ ᱟᱵᱚ ᱡᱚᱛᱚ ᱵᱚ ᱥᱟᱨᱦᱟᱣ ᱵᱚᱱᱟ

ᱟᱨ ᱛᱮᱦᱮᱧᱟᱜ ᱯᱨᱳᱜᱨᱟᱢ ᱟᱹᱰᱤ ᱵᱷᱟᱹᱜᱤ ᱦᱩᱭᱱᱟ ᱟᱨ ᱱᱚᱛᱮ ᱨᱮ ᱠᱤᱥᱩᱱ ᱤᱧ ᱫᱮᱠᱷᱟᱣ ᱧᱚᱜ ᱟᱯᱮᱭᱟ ᱟᱹᱰᱤ ᱥᱟᱺᱜᱤᱧᱮ ᱪᱟᱞᱟᱣ ᱟᱠᱟᱱᱟ ᱦᱟᱹᱱᱤ ᱟᱹᱰᱤ ᱥᱟᱺᱜᱤᱧ ᱪᱟᱞᱟᱣ ᱟᱠᱟᱱᱟ ᱟᱫᱚ ᱧᱩᱛ ᱨᱮ ᱵᱟᱭ ᱧᱮᱞᱚᱜ ᱠᱟᱱᱟ ᱟᱨ ᱫᱟᱠᱟ ᱡᱚᱢ ᱱᱤᱛᱚᱜ ᱫᱚ ᱛᱷᱩᱛᱤ ᱠᱟᱱᱟᱞᱮ ᱠᱤᱥᱩᱱ ᱤᱧ ᱫᱮᱠᱷᱟ ᱯᱮ ᱜᱮᱭᱟ ᱦᱟᱯᱮ ᱧᱩᱛ ᱧᱩᱛ ᱨᱮ ᱧᱮᱞᱚᱜ ᱠᱟᱱᱟ

ᱢᱟᱱᱮ ᱱᱚᱣᱟ ᱜᱮ ᱯᱷᱟᱥᱴ ᱴᱟᱭᱤᱢ ᱟᱨ ᱡᱩᱫᱤ ᱟᱨᱦᱚᱸ ᱦᱩᱭᱩᱜᱼᱟ ᱮᱱᱠᱷᱟᱱ ᱦᱤᱡᱩᱜ ᱟᱢ ᱥᱮ ᱵᱟᱝ ᱪᱮᱫ ᱞᱮᱠᱟ ᱟᱢᱟᱜ ᱩᱭᱦᱟᱹᱨ ᱴᱷᱤᱠ ᱜᱮᱭᱟ ᱟᱨ ᱧᱮᱧᱮᱞᱤᱭᱟᱹ ᱠᱚ ᱪᱮᱫ ᱞᱟᱹᱭ ᱥᱟᱱᱟᱢ ᱠᱟᱱᱟ ᱥᱮ ᱱᱚᱣᱟ ᱧᱮᱧᱮᱞᱤᱭᱟᱹ ᱠᱚ ᱪᱮᱫ ᱞᱟᱹᱭ ᱥᱟᱱᱟᱢ ᱠᱟᱱᱟ ᱥᱮ ᱱᱚᱰᱮ ᱦᱮᱡ ᱠᱟᱛᱮᱫ ᱪᱮᱫ ᱚᱱᱠᱟ ᱵᱮᱥ ᱮᱢ ᱵᱩᱡᱷᱟᱹᱣ ᱠᱮᱜᱼᱟ